ᱟᱯᱮ ᱡᱚᱛᱚ ᱠᱚᱜᱮ ᱥᱟᱹᱜᱩᱱ ᱡᱚᱦᱟᱨ ᱟᱨ ᱥᱟᱶᱛᱮ ᱤᱧᱟᱹᱜ ᱪᱮᱱᱮᱞ ᱨᱮ ᱥᱟᱹᱜᱩᱱ ᱫᱟᱨᱟᱢ ᱛᱮᱦᱮᱧ ᱫᱚ ᱫᱟᱜ ᱨᱟᱥᱟ ᱛᱮ ᱯᱮᱨᱮᱡ ᱛᱚᱨᱢᱩᱡᱽ ᱞᱮ ᱜᱮᱫ ᱮᱫᱟ ᱜᱚᱜᱚᱭ ᱜᱮᱫ ᱮᱫᱟ ᱟᱨ ᱱᱚᱣᱟ ᱫᱚᱠᱚ ᱢᱮᱛᱟᱜ ᱠᱟᱱᱟ ᱢᱟᱱᱫᱟᱨ ᱜᱚᱢ ᱟᱫᱚ ᱱᱚᱣᱟ ᱫᱚ ᱯᱟᱥᱮᱡ ᱫᱮᱥᱤ ᱫᱚ ᱵᱟᱝ ᱠᱟᱱᱟ ᱡᱩᱫᱟᱹ ᱫᱷᱟᱨᱟ ᱠᱟᱱᱟ ᱢᱟᱱᱫᱟᱨ ᱜᱚᱢ ᱟᱫᱚ ᱱᱚᱣᱟ ᱦᱚᱸ ᱦᱟᱸᱜ ᱠᱚᱥᱟᱜ ᱠᱟᱛᱮᱧ ᱧᱮᱞ ᱦᱚᱪᱚ ᱯᱮᱭᱟ ᱦᱟᱸᱜ ᱵᱷᱤᱛᱨᱤ ᱫᱚ ᱢᱟᱫᱟᱨᱜᱚᱢ ᱞᱮᱠᱟᱜᱮ ᱧᱮᱞᱚᱜ ᱛᱮ ᱵᱟᱝ ᱥᱟᱡᱟᱣ ᱥᱟᱹᱛ ᱮᱱᱟ ᱪᱤᱠᱤ ᱛᱮᱫᱚ ᱱᱚᱝᱠᱟ ᱚᱞ ᱛᱟᱨᱵᱩᱡᱽ ᱟᱨ ᱱᱚᱣᱟ ᱫᱚ ᱱᱚᱣᱟ ᱫᱚ ᱢᱟᱫᱟᱨ ᱜᱚᱢ

ᱟᱨ ᱢᱤᱫᱴᱟᱝ ᱵᱷᱮᱜᱮᱫ ᱠᱚᱨᱟᱣ ᱞᱟᱜᱟᱭ ᱢᱮᱥᱮ ᱱᱚᱰᱮ ᱫᱚ ᱦᱮᱱᱟᱜᱼᱟ ᱵᱟᱨ ᱱᱚᱰᱮ ᱫᱚ ᱦᱮᱱᱟᱜᱼᱟ ᱢᱤᱫ ᱛᱚ ᱱᱚᱣᱟ ᱵᱟᱨ ᱠᱷᱚᱡ ᱢᱤᱫ ᱵᱤᱭᱳᱜᱽ ᱞᱮᱠᱷᱟᱡ ᱱᱚᱰᱮ ᱫᱚ ᱦᱩᱭᱩᱜᱼᱟ ᱢᱤᱫ ᱢᱤᱫ ᱜᱮ ᱦᱤᱡᱩᱜᱼᱟ ᱟᱨ ᱱᱚᱰᱮ ᱫᱚ ᱪᱮᱫ ᱠᱚ ᱢᱮᱱ ᱠᱟᱫᱟ ᱱᱚᱣᱟ ᱫᱚ ᱪᱮᱫ ᱱᱚᱰᱮ ᱱᱚᱰᱮ ᱢᱮᱱᱟᱜᱼᱟ ᱮᱠᱮᱱ ᱚᱲᱟᱜ ᱨᱮ ᱞᱟᱦᱟ ᱛᱟᱭᱚᱢ ᱨᱮᱭᱟᱜ ᱮᱞ ᱚᱞ ᱢᱮ ᱢᱟᱱᱮ ᱱᱚᱣᱟ ᱞᱟᱦᱟ ᱨᱮ ᱡᱮᱢᱚᱱ ᱢᱮᱱᱟᱜᱼᱟ ᱢᱤᱫ ᱚᱱᱟ ᱯᱚᱨ ᱡᱮᱴᱟ ᱦᱩᱭᱩᱜᱼᱟ ᱡᱮᱢᱚᱱ ᱵᱟᱨ ᱦᱩᱭᱩᱜᱼᱟ ᱛᱚ ᱚᱱᱟ ᱱᱚᱰᱮ ᱵᱟᱨ ᱵᱚᱥᱟᱜᱼᱟ ᱟᱪᱪᱷᱟ ᱤᱱᱟᱹ ᱛᱟᱭᱱᱚᱢ ᱟᱨ ᱱᱚᱰᱮ ᱱᱚᱰᱮ ᱦᱮᱱᱟᱜᱼᱟ ᱢᱤᱫ ᱵᱟᱨ ᱢᱤᱫ ᱵᱟᱨ ᱯᱚᱨ ᱦᱩᱭᱩᱜᱼᱟ ᱯᱮ ᱛᱟᱨᱯᱚᱨ ᱱᱚᱣᱟ ᱯᱮ ᱯᱩᱱ ᱞᱟᱦᱟᱨᱮ ᱡᱮᱴᱟ ᱦᱮᱱᱟᱜᱼᱟ ᱯᱮ ᱛᱚ ᱚᱱᱟ ᱯᱮ ᱵᱚᱥᱟᱜᱼᱟ ᱱᱚᱰᱮ ᱫᱚ ᱟᱪᱪᱷᱟ ᱱᱚᱣᱟᱴᱟᱜ ᱫᱚ ᱪᱮᱫ ᱠᱟᱱᱟ ᱪᱮᱫ ᱞᱮᱠᱟ ᱠᱚ ᱪᱤᱠᱟᱭᱟ ᱱᱚᱣᱟ ᱫᱚ ᱱᱚᱰᱮ ᱦᱮᱱᱟᱜᱼᱟ ᱵᱮᱜᱮᱫ ᱧᱮᱞ ᱠᱟᱛᱮ ᱚ ᱠᱷᱚᱱ ᱚᱛ ᱫᱷᱟᱹᱵᱤᱡ ᱞᱟᱹᱭ ᱢᱮ ᱢᱟᱱᱮ ᱱᱚᱰᱮ ᱦᱮᱱᱟᱜᱼᱟ ᱚᱛ ᱦᱮᱱᱟᱜᱼᱟ ᱛᱚ ᱚᱱᱟ ᱞᱟᱦᱟᱨᱮ ᱡᱮᱴᱟ ᱦᱮᱱᱟᱜᱼᱟ ᱚᱱᱟ ᱞᱟᱦᱟᱨᱮ ᱡᱮᱴᱟ ᱚ ᱚ ᱦᱮᱱᱟᱜᱼᱟ ᱛᱚ ᱚᱱᱟ ᱚ ᱞᱟᱦᱟ ᱱᱚᱰᱮ ᱵᱚᱥᱟᱜᱼᱟ ᱚ ᱦᱮᱸ ᱟᱨ ᱱᱚᱰᱮ ᱦᱮᱱᱟᱜᱼᱟ ᱚᱝ ᱛᱚ ᱚᱱᱟ ᱞᱟᱦᱟᱨᱮ ᱡᱮᱴᱟ ᱦᱮᱱᱟᱜ ᱚᱜ ᱛᱚ ᱱᱚᱰᱮ ᱚᱜ ᱢᱮᱥᱟᱜᱼᱟ ᱱᱚᱰᱮ ᱟ ᱦᱮᱱᱟᱜᱼᱟ ᱟ ᱞᱟᱦᱟᱨᱮ ᱪᱮᱫ ᱪᱮᱫ ᱦᱮᱱᱟᱜᱼᱟ ᱟ ᱞᱟᱦᱟᱨᱮ ᱚᱞ ᱦᱮᱱᱟᱜᱼᱟ ᱛᱚ ᱦᱮᱸ ᱱᱚᱰᱮ ᱚᱞ ᱜᱮ ᱢᱮᱥᱟᱜᱼᱟ ᱱᱚᱣᱟ ᱦᱚᱸ ᱚᱱᱠᱟ ᱜᱮ ᱟᱡ ᱟᱡ ᱞᱟᱦᱟᱨᱮ ᱡᱮᱴᱟ ᱟᱠ